ᱥᱟᱱᱟᱢ ᱠᱚ ᱤᱧᱟᱹᱜ ᱥᱟᱭᱜᱩᱱ ᱡᱚᱦᱟᱨ ᱟᱵᱚ ᱡᱩᱫᱤ ᱢᱳᱵᱟᱭᱤᱞ ᱛᱮ ᱯᱷᱳᱴᱳ ᱠᱚᱵᱚᱱ ᱮᱰᱤᱴᱤᱝ ᱮᱫᱼᱟ ᱮᱱᱠᱷᱟᱱ ᱮᱰᱤᱴᱤᱝ ᱮᱯᱞᱤᱠᱮᱥᱚᱱ ᱯᱞᱮ ᱥᱴᱳᱨ ᱠᱷᱚᱱᱟᱜ ᱵᱚ ᱰᱟᱣᱩᱱᱞᱳᱰ ᱮᱫᱼᱟ ᱯᱞᱮ ᱥᱴᱳᱨ ᱨᱮ ᱟᱹᱰᱤᱜᱟᱱ ᱮᱯᱞᱤᱠᱮᱥᱚᱱ ᱢᱮᱱᱟᱜᱼᱟ ᱚᱠᱚᱭ ᱚᱠᱟ ᱮᱯᱞᱤᱠᱮᱥᱚᱱᱮ ᱠᱩᱥᱤᱭᱟᱜ ᱠᱟᱱᱟ ᱚᱱᱟᱛᱮ ᱮᱰᱤᱴᱤᱝ ᱮᱫᱼᱟ ᱢᱮᱱᱠᱷᱟᱱ ᱟᱨ ᱢᱤᱫᱴᱮᱡ ᱟᱹᱰᱤ ᱵᱮᱥ ᱮᱯᱞᱤᱠᱮᱥᱚᱱ ᱢᱮᱱᱟᱜᱼᱟ ᱚᱱᱟ ᱫᱚ ᱦᱩᱭᱱᱟ ᱯᱤᱠᱥᱮᱞ ᱞᱮᱵ ᱱᱚᱣᱟ ᱱᱚᱣᱟ ᱮᱯᱞᱤᱠᱮᱥᱚᱱ ᱨᱮᱱᱟᱝ ᱯᱤᱠᱥᱮᱞ ᱮᱭᱤᱪ ᱰᱤ ᱠᱳᱣᱟᱞᱤᱴᱤ ᱦᱤᱡᱩᱜᱼᱟ ᱟᱨ ᱮᱰᱤᱴᱤᱝ ᱴᱩᱞᱥ ᱠᱚ ᱟᱹᱰᱤ ᱥᱚᱦᱚᱡᱽ ᱜᱮᱭᱟ ᱛᱚᱵᱮ ᱵᱚᱭᱦᱟ ᱠᱚ ᱱᱚᱣᱟ ᱵᱷᱤᱰᱤᱭᱳ ᱠᱷᱚᱱ ᱦᱟᱸᱜ ᱵᱚ ᱵᱟᱰᱟᱭ ᱫᱟᱲᱮᱭᱟᱜᱼᱟ ᱡᱮ ᱯᱤᱠᱥᱮᱞ ᱞᱮᱵ ᱮᱯᱞᱤᱠᱮᱥᱚᱱ ᱨᱮᱱᱟᱜ ᱡᱟᱦᱟᱸ ᱜᱮ ᱴᱩᱞᱥ ᱢᱮᱱᱟᱜ ᱠᱚᱣᱟ ᱚᱠᱚᱭ ᱚᱠᱟ ᱞᱮᱠᱟᱭ ᱠᱟᱹᱢᱤᱭᱟ ᱚᱱᱟ ᱵᱚᱱ ᱵᱟᱰᱟᱭ ᱫᱟᱲᱮᱭᱟᱜᱼᱟ ᱛᱚᱵᱮ ᱱᱚᱣᱟ ᱵᱷᱤᱰᱤᱭᱳ ᱵᱟᱝ ᱥᱠᱤᱯ ᱠᱟᱛᱮ ᱢᱩᱪᱟᱹᱫ ᱫᱷᱟᱹᱵᱤᱡ ᱧᱮᱞ ᱯᱮ ᱯᱤᱠᱥᱮᱞ ᱞᱮᱯ ᱮᱯᱞᱤᱠᱮᱥᱚᱱ ᱳᱯᱮᱱ ᱛᱟᱭᱚᱢ ᱱᱚᱜᱼᱚᱭ ᱡᱮ ᱢᱚᱬᱮ ᱜᱚᱴᱟᱝ ᱚᱯᱥᱚᱱ ᱦᱮᱡ ᱮᱱᱟ ᱱᱩᱠᱩ ᱠᱷᱚᱱ ᱫᱚ ᱱᱩᱠᱩ ᱯᱩᱱᱭᱟᱹ ᱜᱮ ᱰᱷᱮᱨ ᱞᱟᱹᱠᱛᱤ ᱫᱚᱠᱚ ᱦᱤᱡᱩᱜᱼᱟ ᱱᱚᱣᱟ ᱛᱷᱨᱤ ᱨᱤᱝ ᱠᱷᱚᱱ ᱫᱚ ᱛᱷᱤᱱ ᱵᱚᱱ ᱥᱤᱞᱮᱠᱴ ᱫᱟᱲᱮᱭᱟᱜᱼᱟ ᱱᱚᱣᱟ ᱮ ᱠᱷᱚᱱᱟᱝ ᱫᱚ ᱴᱮᱠᱥᱴ ᱪᱮ ᱚᱞ ᱵᱚ ᱰᱤᱡᱟᱭᱤᱱ ᱫᱟᱲᱮᱭᱟᱜᱼᱟ ᱱᱚᱰᱮ ᱠᱷᱚᱱ ᱫᱚ ᱤᱢᱮᱡᱽ ᱪᱮ ᱯᱷᱳᱴᱳ ᱵᱚ ᱰᱤᱡᱟᱭᱤᱱ ᱫᱟᱲᱮᱭᱟᱜᱼᱟ ᱟᱨ ᱱᱩᱭ ᱞᱮᱭᱟᱨ ᱠᱷᱚᱱᱟᱝ ᱫᱚ ᱵᱮᱠᱜᱨᱟᱣᱩᱱᱰ ᱟᱵᱚ ᱮᱠ ᱥᱮ ᱮᱠ ᱵᱚᱱ ᱥᱤᱞᱮᱠᱴ ᱫᱟᱲᱮᱭᱟᱜᱼᱟ ᱵᱚᱭᱦᱟ ᱠᱚ ᱫᱮᱞᱟ ᱱᱩᱠᱩ ᱢᱤᱢᱤᱫᱴᱟᱝ ᱚᱠᱟ ᱞᱮᱠᱟ ᱠᱚ ᱠᱟᱹᱢᱤᱭᱟ ᱚᱱᱟ ᱵᱚ ᱵᱟᱲᱟᱭ ᱞᱮᱠᱚ ᱜᱮ ᱱᱚᱣᱟ ᱛᱤᱨᱤ ᱨᱤᱝ ᱠᱷᱚᱱᱟᱜ ᱫᱚ ᱚᱸᱰᱮ ᱠᱷᱚᱱ ᱛᱤᱱ ᱵᱚᱱ ᱥᱤᱞᱮᱠᱴᱟ ᱱᱚᱜᱼᱚ ᱱᱚᱝᱠᱟ ᱱᱚᱣᱟ ᱮ ᱮᱪᱮ ᱞᱮᱴᱟᱨ ᱨᱮ ᱫᱟᱵᱟ ᱛᱟᱭᱚᱢ ᱱᱩᱜᱼᱩ ᱱᱩᱠᱩ ᱟᱹᱰᱤᱜᱟᱱ ᱴᱩᱞᱥ ᱠᱚ ᱦᱮᱡ ᱮᱱᱟ ᱱᱩᱠᱩ ᱚᱠᱟ ᱞᱮᱠᱟ ᱠᱚ ᱠᱟᱹᱢᱤᱭᱟ ᱚᱱᱟ ᱵᱚ ᱵᱟᱰᱟᱭ ᱞᱮᱜᱮ ᱥᱴᱟᱭᱤᱞ ᱨᱮ ᱡᱩᱫᱤ ᱵᱚᱱ ᱥᱮᱱᱚᱜᱼᱟ ᱱᱚᱰᱮ ᱵᱨᱟᱣᱩᱡᱽ ᱵᱚᱱ ᱥᱮᱱᱚᱜᱼᱟ ᱱᱚᱰᱮ ᱠᱷᱚᱱ ᱥᱤᱢᱯᱟᱞ ᱱᱚᱰᱮ ᱱᱚᱰᱮ ᱠᱷᱚᱱ ᱡᱟᱦᱟᱸᱭ ᱵᱚ ᱥᱤᱞᱮᱠᱴ ᱫᱟᱲᱮᱭᱟᱜᱼᱟ ᱮᱰᱤᱴ ᱨᱮ ᱥᱮᱱ ᱛᱟᱭᱚᱢ ᱱᱚᱰᱮ ᱴᱮᱠᱥᱴ ᱚᱞ ᱨᱮᱱᱟᱝ ᱧᱟᱢᱟ ᱱᱚᱰᱮᱧ ᱚᱞᱟ ᱪᱮᱱᱮᱞ ᱧᱩᱛᱩᱢ ᱥᱳᱱᱟ ᱢᱤᱨᱩ ᱰᱟᱱ ᱠᱟᱛᱮ ᱱᱚᱰᱮᱧ ᱚᱯᱤ ᱠᱟᱜᱼᱟ ᱠᱚᱯᱤ ᱠᱷᱚᱱ ᱫᱚ ᱱᱚᱣᱟ ᱴᱮᱠᱥᱴ ᱨᱮᱱᱟᱝ ᱰᱩᱯᱞᱤᱠᱮᱴ ᱵᱚ ᱵᱮᱱᱟᱣ ᱫᱟᱲᱮᱭᱟᱜᱼᱟ ᱴᱩ ᱯᱷᱨᱚᱱᱴ ᱴᱩ ᱵᱮᱠ ᱱᱚᱣᱟ ᱫᱚ ᱩᱱ ᱡᱚᱦᱚᱜ ᱠᱟᱹᱢᱤᱭᱟ ᱡᱟᱦᱟᱸ ᱱᱚᱰᱮ ᱴᱮᱠᱥᱴ ᱞᱮᱭᱟᱨ ᱵᱟᱨᱭᱟ ᱵᱟᱠᱷᱟᱡ ᱯᱮᱭᱟ ᱛᱟᱦᱮᱱᱟ ᱯᱚᱡᱤᱥᱚᱱ ᱨᱮᱫᱚ ᱱᱚᱛᱮ ᱥᱞᱳ ᱛᱮ ᱱᱚᱜᱼᱚ ᱱᱚᱝᱠᱟ ᱵᱚᱱ ᱢᱩᱵᱷ ᱫᱟᱲᱮᱭᱟᱜᱼᱟ ᱥᱟᱭᱤᱡᱽ ᱨᱮᱫᱚ ᱴᱮᱠᱥᱴ ᱱᱚᱜᱼᱚ ᱱᱚᱝᱠᱟ ᱢᱟᱨᱟᱝ ᱦᱩᱰᱤᱧ ᱫᱟᱲᱮᱭᱟᱜ ᱵᱚᱱ ᱯᱮᱰᱤᱝ ᱠᱷᱚᱱᱟᱜ ᱫᱚ ᱱᱚᱜᱼᱚ ᱱᱚᱝᱠᱟ ᱵᱚ ᱯᱮᱰᱤᱝ ᱫᱟᱲᱮᱭᱟᱜᱼᱟ ᱴᱮᱠᱥᱪᱟᱨ ᱨᱮᱫᱚ ᱱᱚᱰᱮ ᱠᱷᱚᱱ ᱜᱮᱞᱟᱨᱤ ᱠᱷᱚᱱ ᱟᱵᱚ ᱯᱷᱳᱴᱳ ᱪᱮ ᱤᱢᱮᱡᱽ ᱠᱚ ᱴᱮᱠᱥᱴ ᱨᱮᱵᱚᱱ ᱟᱹᱜᱩ ᱫᱟᱲᱮᱭᱟᱜᱼᱟ ᱱᱚᱰᱮ ᱠᱷᱚᱱ ᱱᱚᱣᱟᱧ ᱥᱤᱞᱮᱠᱴᱟ ᱟᱨᱤᱧ ᱳᱠᱮ ᱠᱟᱜᱼᱟ ᱱᱚᱜᱼᱚᱭ ᱴᱮᱠᱥ ᱨᱮ ᱱᱚᱜᱼᱚ ᱱᱚᱝᱠᱟ ᱰᱤᱡᱟᱭᱤᱱ ᱦᱮᱡ ᱮᱱᱟ ᱚᱯᱟᱥᱤᱴᱤ ᱢᱟᱵᱚᱱ ᱵᱟᱲᱟᱭ ᱜᱮᱭᱟ ᱱᱚᱜᱼᱚ ᱱᱚᱝᱠᱟ ᱰᱷᱮᱨ ᱠᱚᱢ ᱫᱟᱲᱮᱭᱟᱜᱼᱟ ᱵᱚᱱ ᱨᱚᱴᱮᱴ ᱠᱷᱚᱱᱟᱜ ᱫᱚ ᱴᱮᱠᱥ ᱱᱚᱜᱼᱚ ᱱᱚᱝᱠᱟ ᱵᱚᱱ ᱟᱹᱪᱩᱨ ᱫᱟᱲᱮᱭᱟᱭᱟ ᱢᱟᱥᱠ ᱫᱚ ᱱᱚᱣᱟᱭ ᱠᱟᱹᱢᱤᱭᱟ ᱢᱤᱫᱴᱤᱡ ᱯᱟᱨᱴᱤᱠᱩᱞᱟᱨ ᱥᱟᱭᱤᱡᱽ ᱛᱮ ᱟᱡ ᱮ ᱤᱬᱤᱡ ᱮᱭᱟ ᱱᱚᱜᱼᱚ ᱱᱚᱝᱠᱟ ᱯᱷᱚᱱᱴ ᱨᱮᱫᱚ ᱱᱚᱰᱮ ᱠᱷᱚᱱ ᱮᱠ ᱥᱮ ᱮᱠ ᱯᱷᱚᱱᱴ ᱵᱚᱱ ᱟᱹᱜᱩ ᱫᱟᱲᱮᱭᱟᱜᱼᱟ ᱤᱧ ᱫᱚ ᱥᱟᱱᱛᱟᱲᱤ ᱯᱷᱚᱱᱴ ᱫᱚ ᱵᱟᱝ ᱤᱧ ᱟᱹᱜᱩ ᱟᱠᱟᱫᱼᱟ ᱥᱴᱟᱭᱤᱞ ᱨᱮᱫᱚ ᱱᱚᱰᱮ ᱵᱤᱜᱽ ᱥᱟᱭᱤᱡᱽ ᱦᱩᱭᱩᱜᱼᱟ ᱱᱚᱰᱮ ᱤᱴᱟᱞᱤᱠ ᱳᱣᱟᱨᱰ ᱦᱤᱡᱩᱜᱼᱟ ᱱᱚᱰᱮ ᱫᱚ ᱟᱱᱰᱟᱨᱞᱟᱭᱤᱱ ᱦᱤᱡᱩᱜᱼᱟ ᱠᱟᱯ ᱨᱮ ᱥᱮᱱ ᱠᱟᱛᱮ ᱱᱩᱭ ᱱᱚᱛᱮ ᱛᱤᱱᱟᱹᱜ ᱵᱚᱱ ᱩᱭᱟ ᱮᱠᱥ ᱨᱮᱱᱟᱜ ᱠᱟᱯ ᱥᱴᱟᱭᱤᱞ ᱱᱚᱜᱼᱚ ᱱᱚᱝᱠᱟ ᱦᱤᱡᱩᱜᱼᱟ ᱵᱮᱠᱜᱨᱟᱣᱩᱱᱰ ᱨᱮ ᱥᱮᱱ ᱠᱟᱛᱮ ᱱᱚᱰᱮ ᱵᱚ ᱤᱱᱟᱵᱚ ᱞᱮᱠᱷᱟᱱ ᱱᱚᱰᱮ ᱠᱷᱚᱱ ᱟᱵᱚ ᱮᱠᱥ ᱮᱠ ᱵᱮᱠᱜᱨᱟᱣᱩᱱᱰ ᱵᱚ ᱪᱮᱧᱡᱽ ᱫᱟᱲᱮᱭᱟᱜᱼᱟ ᱱᱚᱰᱮ ᱠᱷᱚᱱ ᱮᱞᱤᱭᱟᱱ ᱨᱮ ᱥᱮᱱ ᱠᱟᱛᱮ ᱱᱚᱰᱮ ᱠᱷᱚᱱ ᱚᱱᱠᱟ ᱵᱚᱱ ᱟᱹᱜᱩ ᱫᱟᱲᱮᱭᱟᱜᱼᱟ ᱥᱴᱨᱚᱠ ᱨᱮᱫᱚ ᱱᱚᱰᱮ ᱵᱚ ᱤᱱᱟᱵᱚᱞᱟ ᱱᱚᱰᱮ ᱠᱷᱚᱱ ᱠᱚᱞᱚᱨ ᱵᱚᱱ ᱥᱤᱞᱮᱠᱴᱟ

ᱵᱚ ᱥᱤᱞᱮᱠᱴ ᱫᱟᱲᱮᱭᱟᱜᱼᱟ ᱤᱢᱵᱚᱥ ᱨᱮᱦᱚᱸ ᱚᱱᱟ ᱥᱤᱥᱴᱮᱢ ᱜᱮ ᱱᱚᱰᱮ ᱵᱚ ᱤᱱᱟᱵᱩᱞᱟ ᱞᱟᱭᱤᱴ ᱮᱝᱜᱮᱞ ᱛᱤᱱᱟᱹᱜ ᱵᱚᱱ ᱫᱚᱦᱚᱭᱟ ᱚᱱᱟ ᱦᱤᱥᱟᱹᱵ ᱱᱚᱰᱮ ᱵᱚ ᱟᱹᱪᱩᱨᱮᱭᱟ ᱤᱱᱴᱮᱱᱥᱤᱴᱤ ᱛᱤᱱᱟᱹᱜ ᱵᱚ ᱵᱟᱲᱦᱟᱣᱟ ᱱᱩᱠᱩ ᱚᱯᱥᱚᱱ ᱢᱮᱱᱟᱜ ᱠᱚᱣᱟ ᱱᱩᱠᱩ ᱯᱟᱨ ᱮᱥᱯᱮᱠᱴᱤᱝ ᱢᱤᱫᱴᱮᱡ ᱟᱹᱰᱤ ᱵᱮᱥ ᱯᱷᱤᱪᱟᱨ ᱮᱢ ᱟᱠᱟᱫᱼᱟ ᱱᱚᱰᱮ ᱤᱱᱟᱵᱩᱞᱟ ᱱᱚᱜᱼᱚ ᱱᱚᱝᱠᱟ ᱴᱮᱠᱥᱴ ᱱᱚᱜᱼᱚ ᱱᱚᱝᱠᱟ ᱥᱴᱟᱭᱤᱞ ᱛᱮᱵᱚ ᱟᱹᱜᱩ ᱫᱟᱲᱮᱭᱟᱜᱼᱟ ᱱᱚᱜᱼᱚ ᱱᱚᱝᱠᱟ ᱟᱨ ᱵᱚ ᱳᱠᱮ ᱠᱟᱜᱼᱟ ᱱᱚᱰᱮ ᱛᱷᱨᱤ ᱰᱤ ᱨᱚᱴᱮᱴ ᱨᱮ ᱱᱚᱰᱮ ᱮᱠᱥ ᱮᱠᱥ ᱮᱠᱥᱤᱥ ᱨᱮ ᱱᱚᱜᱼᱚ ᱱᱚᱝᱠᱟ ᱱᱚᱜᱼᱚ ᱱᱚᱝᱠᱟ ᱵᱚ ᱨᱚᱴᱮᱴ ᱫᱟᱲᱮᱭᱟᱜᱼᱟ ᱳᱣᱟᱭ ᱨᱮ ᱱᱚᱜᱼᱚ ᱱᱚᱝᱠᱟ ᱛᱷᱨᱤ ᱰᱤ ᱴᱮᱠᱥᱴ ᱠᱷᱚᱱ ᱱᱩᱭ ᱱᱚᱛᱮ ᱛᱤᱱᱟᱹᱜ ᱵᱚ ᱟᱹᱜᱩᱭᱟ ᱴᱮᱠᱥᱴ ᱨᱮᱱᱟᱝ ᱥᱴᱟᱭᱤᱞ ᱱᱚᱜᱼᱚ ᱱᱚᱝᱠᱟ ᱵᱚᱫᱚᱞ ᱤᱫᱤᱜᱼᱟ ᱛᱷᱨᱤ ᱰᱤ ᱥᱮᱰᱚᱨ ᱨᱮ ᱱᱚᱰᱮ ᱵᱚ ᱮᱱᱟᱵᱚᱞᱮᱭᱟ ᱱᱚᱰᱮ ᱠᱷᱚᱱ ᱥᱮᱰᱚ ᱨᱮᱭᱟᱜ ᱠᱟᱞᱟᱨ ᱵᱚ ᱮᱢ ᱫᱟᱲᱮᱭᱟᱜᱼᱟ ᱱᱚᱛᱮ ᱨᱤᱯᱷᱞᱮᱠᱥᱚᱱ ᱨᱮᱫᱚ ᱱᱚᱰᱮ ᱵᱚ ᱤᱱᱟᱵᱚᱞ ᱞᱮᱠᱷᱟᱱ ᱱᱚᱰᱮ ᱠᱷᱚᱱ ᱢᱤᱨᱚᱨ ᱤᱢᱮᱡᱽ ᱦᱤᱡᱩᱜᱼᱟ ᱱᱤᱛᱚᱝ ᱟᱵᱚ ᱚᱯᱥᱚᱱ ᱚᱣᱟᱱ ᱴᱩ ᱨᱮᱭᱟᱜ ᱵᱚ ᱵᱟᱰᱟᱭ ᱠᱮᱜᱼᱟ ᱱᱤᱛᱚᱝ ᱛᱷᱟᱨᱰ ᱨᱮᱭᱟᱜ ᱵᱚ ᱵᱟᱰᱟᱭ ᱞᱮᱜᱮ ᱥᱴᱤᱠᱟᱨ ᱨᱮ ᱥᱮᱱ ᱠᱟᱛᱮ ᱟᱵᱚ ᱱᱚᱰᱮ ᱠᱷᱚᱱ ᱥᱴᱤᱠᱟᱨ ᱵᱚ ᱥᱤᱞᱮᱠᱴ ᱫᱟᱲᱮᱭᱟᱜᱼᱟ ᱤᱢᱯᱳᱨᱴ ᱨᱮᱫᱚ ᱟᱵᱚ ᱜᱮᱞᱟᱨᱤ ᱠᱷᱚᱱ ᱯᱷᱳᱴᱳ ᱵᱚᱱ ᱟᱹᱜᱩᱭᱟ ᱟᱨ ᱱᱚᱛᱮ ᱨᱤᱧ ᱥᱮᱴᱤᱝᱟ ᱤᱢᱯᱳᱨᱴ ᱨᱮ ᱥᱮᱱ ᱛᱟᱭᱚᱢ ᱱᱚᱜᱼᱚᱭ ᱡᱮ ᱴᱩᱞᱥ ᱠᱚ ᱦᱮᱡ ᱮᱱᱟ ᱱᱩᱠᱩ ᱚᱠᱟ ᱞᱮᱠᱟ ᱠᱚ ᱠᱟᱹᱢᱤᱭᱟ ᱱᱩᱠᱩ ᱵᱚᱱ ᱵᱟᱰᱟᱭ ᱞᱮᱠᱚ ᱜᱮ ᱱᱚᱰᱮ ᱠᱚᱯᱤ ᱠᱷᱚᱱᱟᱜ ᱫᱚ ᱱᱚᱣᱟ ᱯᱷᱳᱴᱳ ᱨᱮᱱᱟᱜ ᱰᱩᱯᱞᱤᱠᱮᱴ ᱦᱤᱡᱩᱜᱼᱟ ᱴᱩ ᱯᱷᱨᱚᱱᱴ ᱨᱮᱫᱚ ᱯᱷᱳᱴᱳ ᱴᱮᱠᱥᱴ ᱠᱷᱚᱱ ᱥᱟᱢᱟᱝ ᱛᱮ ᱦᱤᱡᱩᱜ ᱠᱟᱱᱟ ᱟᱨ ᱴᱩ ᱵᱮᱠ ᱠᱷᱟᱱ ᱫᱚ ᱱᱚᱜᱼᱚᱭ ᱯᱟᱹᱪᱷᱞᱟᱹ ᱥᱮᱱᱚᱜ ᱠᱟᱱᱟ ᱠᱞᱚ ᱨᱮ ᱥᱮᱱ ᱠᱟᱛᱮᱫ ᱱᱚᱰᱮ ᱵᱚᱱ ᱮᱱᱮᱵᱚᱞ ᱞᱮᱠᱷᱟᱱ ᱱᱚᱜᱼᱚᱸᱭ ᱡᱮ ᱱᱚᱝᱠᱟ ᱦᱮᱡ ᱮᱱᱟ ᱱᱚᱣᱟ ᱫᱚ ᱚᱱᱟ ᱞᱟᱹᱜᱤᱫ ᱤᱭᱩᱡᱽ ᱦᱩᱭᱩᱜᱼᱟ ᱡᱟᱦᱟᱸ ᱪᱮ ᱥᱳᱥᱟᱞ ᱢᱤᱰᱤᱭᱟ ᱠᱚᱨᱮ ᱟᱡᱟᱜ ᱚᱨᱤᱡᱤᱱᱟᱞ ᱯᱷᱳᱴᱳ ᱵᱟᱝ ᱮᱢ ᱠᱟᱛᱮᱫ ᱟᱡᱟᱜ ᱵᱤᱥᱚᱭ ᱛᱮ ᱡᱟᱦᱟᱱᱟᱜ ᱢᱤᱫᱴᱤᱡ ᱵᱚᱱ ᱢᱮᱱᱟ ᱚᱱᱟ ᱢᱩᱫᱽ ᱨᱮ ᱱᱚᱜᱼᱚᱸᱭ ᱱᱚᱝᱠᱟ ᱵᱚᱱ ᱤᱭᱩᱡᱽ ᱫᱟᱲᱮᱭᱟᱜᱼᱟ ᱠᱚᱞᱚᱨ ᱯᱷᱤᱞᱴᱟᱨᱥ ᱨᱮᱫᱚ ᱟᱵᱚᱣᱟᱜ ᱯᱷᱳᱴᱳ ᱱᱚᱜᱼᱚ ᱱᱚᱝᱠᱟ ᱵᱚᱱ ᱠᱚᱞᱚᱨ ᱫᱟᱲᱮᱭᱟᱜᱼᱟ ᱥᱴᱨᱳᱠ ᱨᱮ ᱱᱚᱰᱮ ᱵᱚ ᱮᱱᱟᱵᱚᱞ ᱞᱮᱠᱷᱟᱱ ᱯᱷᱳᱴᱳ ᱨᱮᱱᱟᱝ ᱟᱣᱩᱴᱞᱟᱭᱤᱱ ᱨᱮ ᱱᱚᱜᱼᱚ ᱱᱚᱝᱠᱟ ᱵᱟᱣᱩᱱᱰᱟᱨᱤ ᱵᱚᱱ ᱮᱢ ᱫᱟᱲᱮᱭᱟᱜᱼᱟ ᱱᱚᱰᱮ ᱠᱷᱚᱱ ᱠᱚᱞᱚᱨ ᱟᱵᱚ ᱵᱚ ᱥᱤᱞᱮᱠᱴᱟ ᱱᱚᱜᱼᱚ ᱱᱚᱝᱠᱟ ᱢᱟᱥᱠ ᱨᱮ ᱥᱮᱱ ᱠᱟᱛᱮ ᱱᱚᱰᱮ ᱵᱚ ᱮᱱᱟᱵᱚᱞ ᱞᱮᱠᱷᱟᱱ ᱱᱚᱰᱮ ᱟᱡᱟᱜ ᱯᱟᱨᱴᱤᱠᱩᱞᱟᱨ ᱥᱟᱭᱤᱡᱽ ᱛᱮ ᱤᱨᱮᱡᱟ ᱱᱚᱛᱮ ᱱᱩᱠᱩ ᱴᱩᱞᱥ ᱠᱚᱢᱟ ᱯᱮ ᱵᱟᱰᱟᱭ ᱠᱮᱫ ᱠᱚᱜᱮᱭᱟ ᱴᱮᱠᱥᱴ ᱮᱰᱤᱴ ᱨᱮ ᱵᱟᱠᱷᱟᱱ ᱵᱷᱤᱰᱤᱭᱳ ᱟᱹᱰᱤ ᱡᱤᱞᱤᱧᱚᱜ ᱠᱟᱱᱟ ᱚᱯᱥᱚᱱ ᱛᱷᱨᱤ ᱨᱮᱭᱟᱜ ᱦᱚᱸᱵᱚ ᱵᱟᱰᱟᱭ ᱠᱮᱜᱼᱟ ᱱᱤᱛᱚᱜ ᱚᱯᱥᱚᱱ ᱯᱷᱳᱨ ᱨᱮᱭᱟᱜ ᱵᱚ ᱵᱟᱰᱟᱭ ᱞᱮᱜᱮ ᱠᱟᱞᱟᱨ ᱨᱮ ᱥᱮᱱ ᱠᱟᱛᱮ ᱜᱨᱮᱰᱤᱭᱮᱱᱴ ᱠᱷᱚᱱ ᱟᱵᱚ ᱱᱚᱜᱼᱚ ᱱᱚᱝᱠᱟ ᱠᱟᱞᱟᱨ ᱵᱚᱱ ᱥᱤᱞᱮᱠᱴ ᱫᱟᱲᱮᱭᱟᱜᱼᱟ ᱠᱟᱞᱟᱨ ᱠᱷᱚᱱᱟᱜ ᱫᱚ ᱟᱵᱚ ᱱᱚᱰᱮ ᱠᱷᱚᱱ ᱰᱤᱯ ᱠᱟᱞᱟᱨ ᱵᱚ ᱥᱤᱞᱮᱠᱴ ᱫᱟᱲᱮᱭᱟᱜᱼᱟ ᱱᱚᱜᱼᱚ ᱱᱚᱝᱠᱟ ᱴᱨᱟᱱᱥᱯᱟᱨᱮᱱᱴ ᱠᱷᱚᱱ ᱟᱵᱚ ᱱᱚᱰᱮ ᱠᱷᱚᱱ ᱯᱤ ᱮᱱ ᱡᱤ ᱤᱢᱮᱡᱽ ᱵᱚ ᱵᱮᱱᱟᱣ ᱫᱟᱲᱮᱭᱟᱜᱼᱟ ᱯᱨᱚᱢ ᱜᱮᱞᱟᱨᱤ ᱨᱮᱫᱚ ᱱᱚᱰᱮ ᱜᱮᱞᱟᱨᱤ ᱠᱷᱚᱱ ᱟᱵᱚ ᱯᱷᱳᱴᱳ ᱵᱚᱱ ᱟᱹᱜᱩ ᱫᱟᱲᱮᱭᱟᱜᱼᱟ ᱱᱚᱜᱼᱚ ᱱᱚᱝᱠᱟ ᱱᱚᱜᱼᱚ ᱱᱚᱝᱠᱟ ᱜᱮᱞᱟᱨᱤ ᱠᱷᱚᱱ ᱟᱵᱚ ᱱᱟᱯᱟᱭ ᱱᱟᱯᱟᱭ ᱯᱷᱳᱴᱳ ᱵᱚᱱ ᱞᱟᱜᱟᱣ ᱫᱟᱲᱮᱭᱟᱜᱼᱟ ᱱᱚᱜᱼᱚ ᱱᱚᱰᱮ ᱠᱷᱚᱱ ᱟᱵᱚ ᱞᱮᱭᱟᱨ ᱪᱮᱧᱡᱽ ᱠᱟᱛᱮᱫ ᱱᱚᱰᱮ ᱯᱷᱳᱴᱳ ᱠᱚᱵᱚᱱ ᱮᱰᱤᱴᱤᱝ ᱨᱩᱣᱟᱹᱲ ᱫᱟᱲᱮᱭᱟᱜᱼᱟ ᱱᱚᱰᱮ ᱠᱷᱚᱱ ᱟᱵᱚᱣᱟᱜ ᱯᱷᱳᱴᱳ ᱮᱰᱤᱴᱤᱝ ᱠᱚᱢᱯᱞᱤᱴ ᱮᱱ ᱛᱟᱭᱚᱢ ᱛᱮ ᱱᱚᱰᱮ ᱥᱮᱭᱟᱨ ᱨᱮ ᱥᱮᱱ ᱠᱟᱛᱮ ᱜᱮᱞᱟᱨᱤ ᱨᱮᱵᱚ ᱥᱮᱵᱷ ᱫᱟᱲᱮᱭᱟᱜᱼᱟ ᱵᱚᱭᱦᱟ ᱠᱚ ᱱᱚᱣᱟ ᱵᱷᱤᱰᱤᱭᱳ ᱡᱩᱫᱤ ᱯᱮ ᱠᱩᱥᱤᱭᱟᱠᱟᱫᱼᱟ ᱮᱱᱠᱷᱟᱱ ᱫᱚ ᱞᱟᱭᱤᱠ ᱯᱮ ᱟᱨ ᱠᱚᱢᱮᱱᱴ ᱵᱚᱠᱥ ᱨᱮ ᱥᱮᱱ ᱠᱟᱛᱮ ᱟᱯᱮᱭᱟᱜ ᱫᱤᱥ ᱦᱩᱫᱤᱥ ᱚᱞ ᱵᱷᱮᱡᱟᱭ ᱯᱮ